ᱡᱚᱦᱟᱨ ᱜᱮ ᱜᱟᱛᱮ ᱠᱚ ᱥᱟᱱᱟᱢ ᱠᱚᱜᱮ ᱛᱮᱦᱮᱧᱟᱜ ᱥᱟᱨ ᱥᱟᱹᱜᱩᱱ ᱡᱚᱦᱟᱨᱤᱧ ᱮᱢᱟᱵᱚᱱ ᱠᱟᱱᱟ ᱟᱫᱚ ᱛᱮᱦᱮᱧᱟᱜ ᱡᱟᱦᱟᱸ ᱜᱟᱞᱢᱟᱨᱟᱣ ᱮᱦᱚᱵ ᱟᱠᱟᱱ ᱚᱱᱟ ᱜᱟᱞᱢᱟᱨᱟᱣ ᱫᱚ ᱦᱩᱭᱩᱜ ᱠᱟᱱᱟ ᱡᱮ ᱵᱚᱞᱮ ᱛᱮᱦᱮᱧ ᱤᱧᱟᱹᱜ ᱜᱟᱞᱢᱟᱨᱟᱣ ᱫᱚ ᱦᱩᱭᱩᱜ ᱠᱟᱱᱟ ᱡᱮ ᱛᱮᱦᱮᱧ ᱟᱵᱚ ᱡᱮ ᱱᱚᱜᱼᱚᱭ ᱵᱟᱠᱷᱨᱟ ᱥᱮ ᱵᱟᱠᱷᱨᱟ ᱯᱚᱨᱪᱷᱩᱱ ᱥᱮ ᱵᱷᱟᱸᱰᱟᱱ ᱠᱟᱹᱢᱤ ᱨᱮ ᱛᱮᱦᱮᱧ ᱟᱵᱚ ᱠᱟᱹᱨᱤ ᱜᱟᱹᱭ ᱥᱮ ᱠᱟᱹᱨᱤ ᱵᱟᱹᱪᱷᱤ ᱫᱚ ᱟᱵᱚ ᱪᱮᱫᱟᱜ ᱵᱚᱱ ᱫᱟᱱᱮᱫ ᱠᱚᱣᱟ ᱢᱮᱱᱛᱮ ᱛᱚ ᱠᱟᱹᱨᱤ ᱜᱟᱹᱭ ᱥᱮ ᱠᱟᱹᱨᱤ ᱵᱟᱹᱪᱷᱤ ᱥᱮᱫᱟᱭ ᱠᱷᱚᱱ ᱜᱮᱠᱚ ᱫᱟᱱ ᱟᱹᱜᱩ ᱟᱠᱟᱫ ᱠᱚᱣᱟ ᱟᱨ ᱯᱟᱹᱦᱤᱞ ᱫᱚ ᱥᱮᱫᱟᱭ ᱫᱚ ᱡᱟᱝ ᱵᱟᱦᱟ ᱠᱚ ᱟᱹᱜᱩᱭᱮᱫ ᱠᱟᱱ ᱛᱟᱦᱮᱸ ᱠᱟᱱᱟ ᱵᱟᱠᱷᱨᱟ ᱡᱚᱠᱷᱚᱱ ᱨᱮ ᱚᱱᱟ ᱡᱟᱝ ᱵᱟᱦᱟ ᱟᱹᱜᱩ ᱠᱟᱛᱮᱫ ᱠᱚ ᱡᱳᱜᱟᱭᱮᱫ ᱠᱟᱱ ᱛᱟᱦᱮᱱᱟ ᱡᱚᱱᱚᱜ ᱢᱩᱴᱤ ᱨᱮᱠᱚ ᱫᱚᱦᱚᱭᱮᱫ ᱠᱟᱱ ᱛᱟᱦᱮᱱᱟ ᱟᱨ ᱚᱱᱟ ᱠᱚᱣᱟᱞᱤ ᱪᱚᱴ ᱨᱮᱠᱚ ᱡᱳᱜᱟᱣᱮᱫ ᱠᱟᱱ ᱛᱟᱦᱮᱱᱟ ᱟᱨ ᱱᱚᱝᱠᱟ ᱠᱟᱹᱢᱤ ᱡᱟᱭᱜᱟ ᱡᱟᱭᱜᱟ ᱨᱮᱱ ᱥᱟᱱᱛᱟᱲ ᱦᱚᱲ ᱠᱚ ᱱᱚᱝᱠᱟ ᱠᱚ ᱠᱟᱹᱢᱤ ᱟᱹᱜᱩᱭᱮᱫ ᱠᱟᱱ ᱜᱮᱭᱟ ᱟᱨᱦᱚᱸ ᱵᱟᱹᱲᱛᱤ ᱠᱟᱭᱛᱮ ᱵᱟᱹᱲᱛᱤ ᱢᱟᱱᱮ ᱥᱚᱛᱟᱝᱥᱚ ᱥᱮᱫ ᱛᱮ ᱧᱮᱞ ᱞᱮᱠᱷᱟᱡ ᱡᱮ ᱵᱟᱹᱲᱛᱤ ᱠᱟᱭ ᱦᱚᱲ ᱜᱮ ᱱᱚᱣᱟ ᱡᱟᱝ ᱵᱟᱦᱟ ᱫᱚ ᱱᱮᱛᱟᱨ ᱫᱚ ᱥᱚᱸᱜᱮ ᱥᱚᱸᱜᱮ ᱛᱮᱠᱚ ᱵᱟᱦᱟ ᱦᱚᱴᱚ ᱠᱟᱜ ᱠᱟᱱᱟ ᱟᱫᱚ ᱡᱟᱠᱜᱮ ᱱᱚᱣᱟ ᱡᱟᱝ ᱵᱟᱦᱟ ᱫᱚ ᱟᱹᱜᱩ ᱠᱟᱛᱮᱫ ᱚᱲᱟᱜ ᱨᱮ ᱡᱚᱜᱟᱣ ᱫᱚᱦᱚ ᱜᱮ ᱵᱩᱜᱤᱭᱟ ᱡᱚᱜᱟᱣ ᱜᱮ ᱵᱩᱜᱤᱭᱟ ᱟᱢ ᱛᱤᱱᱟᱹᱜ ᱫᱤᱱ ᱪᱚᱝ ᱮᱢ ᱢᱟᱱᱟᱣ ᱫᱟᱲᱮᱭᱟᱜ ᱮᱠᱷᱚᱱ ᱯᱮ ᱫᱤᱱ ᱵᱟ ᱢᱚᱬᱮ ᱫᱤᱱ ᱵᱟ ᱮᱭᱟᱭ ᱫᱤᱱ ᱮᱭᱟᱭ ᱢᱟᱦᱟ ᱥᱮ ᱜᱮᱞ ᱢᱤᱫ ᱢᱟᱦᱟ ᱥᱮ ᱜᱮᱞ ᱯᱮ ᱢᱟᱦᱟᱢ ᱢᱟᱱᱟᱣ ᱫᱟᱲᱮᱭᱟᱜ ᱱᱚᱣᱟ ᱫᱚ ᱟᱯᱱᱟᱨ ᱵᱮᱯᱟᱨ ᱠᱟᱱᱟ ᱮᱵᱚᱝ ᱚᱱᱟ ᱫᱚ ᱟᱯᱮᱭᱟᱜ ᱟᱯᱱᱟᱨᱟᱜ ᱫᱟᱲᱮ ᱥᱟᱢᱚᱨᱛᱷᱚ ᱠᱟᱱᱟ ᱚᱱᱟ ᱚᱱᱩᱥᱟᱨ ᱛᱮ ᱚᱱᱟ ᱡᱟᱝ ᱵᱟᱦᱟ ᱫᱚᱠᱚ ᱫᱚᱦᱚᱭᱟ ᱛᱮᱦᱮᱧᱟᱜ ᱡᱟᱦᱟᱸ ᱢᱩᱞ ᱜᱟᱞᱢᱟᱨᱟᱣ ᱫᱚ ᱦᱩᱭᱩᱜ ᱠᱟᱱ ᱛᱟᱵᱚᱱ ᱱᱚᱣᱟ ᱡᱮ ᱵᱚᱞᱮ ᱠᱟᱹᱨᱤ ᱜᱟᱹᱭ ᱥᱮ ᱠᱟᱹᱨᱤ ᱵᱟᱹᱪᱷᱤ ᱵᱟᱠᱷᱨᱟ ᱨᱮ ᱪᱮᱫᱟᱜ ᱠᱚ ᱫᱟᱱ ᱠᱚᱣᱟ ᱟᱨ ᱪᱮᱫ ᱠᱷᱟᱹᱛᱤᱨ ᱛᱮ ᱞᱟᱜᱟᱜ ᱠᱟᱱᱟ ᱟᱹᱰᱤ ᱟᱭᱢᱟ ᱡᱟᱭᱜᱟ ᱨᱮᱜᱮ ᱱᱮᱛᱟᱨ ᱫᱚ ᱠᱟᱹᱨᱤ ᱜᱟᱹᱭ ᱥᱮ ᱠᱟᱹᱨᱤ ᱵᱟᱹᱪᱷᱤ ᱵᱟᱠᱷᱨᱟ ᱨᱮ ᱵᱟᱠᱚ ᱫᱟᱱᱮᱫ ᱠᱚᱣᱟ ᱛᱚ ᱱᱚᱣᱟ ᱵᱟᱠᱷᱨᱟ ᱨᱮ ᱠᱟᱹᱨᱤ ᱵᱟᱹᱪᱷᱤ ᱠᱟᱹᱨᱤ ᱜᱟᱹᱭ ᱫᱟᱱ ᱠᱚ ᱮᱢᱟ ᱮᱢᱟ ᱠᱚ ᱨᱮᱭᱟᱜ ᱫᱚ ᱚᱱᱟ ᱫᱚ ᱡᱚᱛᱷᱟᱛ ᱥᱮ ᱵᱚᱸᱜᱟ ᱠᱟᱛᱷᱟ ᱥᱮ ᱜᱟᱹᱦᱤᱨ ᱠᱟᱛᱷᱟ ᱫᱚ ᱪᱮᱫ ᱠᱟᱱᱟ ᱢᱮᱱᱛᱮ ᱚᱱᱟ ᱠᱟᱛᱷᱟ ᱛᱷᱚᱲᱟ ᱜᱟᱱᱤᱧ ᱞᱟᱹᱭ ᱟᱸᱡᱚᱢ ᱟᱵᱚᱱ ᱠᱟᱱᱟ ᱡᱮ ᱵᱚᱞᱮ ᱵᱟᱠᱷᱨᱟ ᱨᱮ ᱠᱟᱹᱨᱤ ᱜᱟᱹᱭ ᱠᱚ ᱫᱟᱱ ᱠᱚᱣᱟ ᱮᱠᱮᱱ ᱟᱵᱚ ᱛᱟᱞᱟ ᱨᱮᱫᱚ ᱵᱟᱝ ᱟᱵᱚ ᱥᱟᱱᱛᱟᱲ ᱦᱚᱲ ᱛᱟᱞᱟ ᱨᱮᱫᱚ ᱵᱟᱝ ᱮᱱᱟ ᱮᱴᱟᱜ ᱪᱷᱟᱹᱛᱤᱥ ᱠᱚᱦᱚᱸ ᱵᱟᱠᱷᱨᱟ ᱨᱮ ᱜᱟᱹᱭ ᱥᱮ ᱠᱟᱹᱨᱤ ᱵᱟᱹᱪᱷᱤ ᱫᱚᱠᱚ ᱫᱟᱱᱮᱜ ᱠᱚᱜᱮᱭᱟ ᱟᱫᱚ ᱜᱟᱹᱭ ᱡᱮᱨᱚᱠᱚᱢ ᱜᱮ ᱢᱮᱱᱟᱜᱼᱟ ᱡᱮ ᱢᱤᱫᱴᱮᱡ ᱫᱚ ᱦᱩᱭᱩᱜ ᱠᱟᱱᱟ ᱡᱮ ᱫᱷᱮᱱᱩ ᱜᱟᱹᱭ ᱟᱨ ᱢᱤᱫᱴᱮᱡ ᱫᱚ ᱦᱩᱭᱩᱜ ᱠᱟᱱᱟ ᱠᱟᱹᱯᱤᱞ ᱜᱟᱹᱭ ᱵᱟᱦᱟ ᱥᱮᱨᱮᱧ ᱨᱮᱦᱚᱸ ᱠᱚ ᱥᱮᱨᱮᱧ ᱠᱟᱣᱫᱟ ᱠᱟᱹᱯᱤᱞ ᱜᱟᱹᱭ ᱠᱟᱹᱯᱤᱞ ᱜᱟᱹᱭ ᱱᱤᱨᱜᱩᱱᱟᱫᱮᱨ ᱱᱤᱨᱜᱩᱵᱚᱞ ᱢᱚᱦᱟ ᱥᱩᱱᱫᱚᱨ ᱠᱟᱹᱯᱤᱞ ᱜᱟᱹᱭ

ᱰᱟᱝᱨᱟ ᱥᱮ ᱜᱟᱹᱭ ᱰᱟᱹᱝᱨᱤ ᱟᱵᱚᱣᱟᱜ ᱟᱹᱨᱤᱪᱟᱹᱞᱤ ᱛᱟᱞᱟᱨᱮ ᱟᱹᱰᱤ ᱟᱭᱢᱟ ᱞᱮᱠᱟᱛᱮ ᱵᱚᱸᱜᱟ ᱞᱮᱠᱟᱛᱮ ᱟᱵᱚ ᱵᱚᱱ ᱢᱟᱱᱟᱣᱮᱫ ᱠᱚᱣᱟ ᱱᱚᱣᱟ ᱫᱚ ᱥᱮᱫᱟᱭ ᱠᱷᱚᱱᱜᱮ ᱟᱫᱚ ᱚᱱᱠᱟ ᱞᱮᱠᱟᱛᱮ ᱛᱟᱦᱚᱞᱮ ᱠᱟᱹᱨᱤ ᱜᱟᱹᱭ ᱥᱮ ᱠᱟᱹᱨᱤ ᱵᱟᱹᱪᱷᱤ ᱫᱚ ᱟᱵᱚ ᱵᱟᱠᱷᱨᱟ ᱨᱮ ᱪᱮᱫᱟᱜ ᱵᱚᱱ ᱫᱟᱱ ᱮᱜ ᱠᱚᱣᱟ ᱱᱚᱣᱟ ᱠᱟᱛᱷᱟ ᱜᱤᱧ ᱞᱟᱹᱭ ᱟᱵᱚᱱᱟ ᱥᱤᱨᱡᱚᱱᱤᱭᱟᱹ ᱪᱟᱸᱫᱳ ᱵᱚᱸᱜᱟ ᱱᱚᱣᱟ ᱫᱟᱜ ᱫᱷᱩᱲᱤ ᱫᱷᱟᱹᱨᱛᱤ ᱡᱚᱛᱚᱜᱮ ᱩᱱᱤᱭᱟᱜ ᱥᱤᱨᱡᱚᱱ ᱠᱟᱱᱟ ᱵᱩᱨᱩ ᱫᱟᱨᱮ ᱱᱟᱹᱲᱤ ᱡᱟᱦᱟᱸ ᱢᱮᱱᱟᱜ ᱚᱱᱟ ᱦᱚᱸ ᱩᱱᱤᱭᱟᱜ ᱜᱮ ᱥᱤᱨᱡᱚᱱ ᱠᱟᱱᱟ ᱟᱫᱚ ᱩᱱᱤ ᱥᱤᱨᱡᱚᱱᱤᱭᱟᱹ ᱪᱟᱸᱫᱚ ᱵᱚᱸᱜᱟ ᱯᱮᱱᱮᱯᱩᱨᱤ ᱥᱤᱨᱡᱟᱹᱣ ᱠᱮᱫ ᱥᱤᱨᱡᱟᱹᱣ ᱠᱮᱫᱟ ᱡᱮ ᱫᱷᱟᱹᱨᱛᱤᱯᱩᱨᱤ ᱯᱟᱛᱟᱞᱯᱩᱨᱤ ᱥᱚᱨᱚᱜᱽᱯᱩᱨᱤ ᱥᱤᱨᱡᱟᱹᱣ ᱞᱮᱫ ᱛᱟᱦᱮᱸ ᱠᱟᱱᱟ ᱟᱨ ᱤᱱᱟᱹ ᱠᱟᱛᱮ ᱨᱮᱦᱚᱸ ᱟᱨᱦᱚᱸ ᱦᱟᱱᱛᱮ ᱪᱳᱫᱫᱳᱴᱤ ᱵᱨᱚᱦᱢᱟᱱᱰᱚᱭ ᱥᱤᱨᱡᱟᱹᱣ ᱞᱮᱫ ᱛᱟᱦᱮᱸ ᱠᱟᱱᱟ ᱚᱱᱟ ᱫᱚ ᱥᱚᱨᱦᱟᱭ ᱨᱮᱠᱚ ᱥᱮᱨᱮᱧᱟ ᱠᱩᱱᱦᱤ ᱥᱨᱤᱡᱟᱞᱟ ᱵᱷᱩᱢᱟ ᱯᱨᱤᱛᱷᱤᱱᱤ ᱦᱳ ᱠᱩᱱᱦᱤ ᱥᱨᱤᱡᱟᱞᱟ ᱜᱟᱹᱭᱟ ᱡᱚᱭᱚᱨᱮ ᱠᱩᱱᱦᱤ ᱥᱨᱤᱡᱟᱞᱟ ᱢᱩᱞᱩᱠᱤ ᱡᱮ ᱦᱚᱭ ᱱᱚᱜᱼᱚᱭ ᱡᱮᱠᱚ ᱥᱮᱨᱮᱧᱮᱫ ᱠᱟᱱ ᱱᱚᱣᱟ ᱥᱮᱨᱮᱧ ᱨᱮᱭᱟᱜ ᱢᱟᱦᱟᱛᱛᱚ ᱪᱮᱫ ᱠᱟᱱᱟ ᱫᱚ ᱛᱮᱦᱮᱧ ᱩᱱᱤ ᱜᱟᱹᱭ ᱫᱚ ᱚᱠᱚᱭ ᱥᱤᱨᱡᱟᱹᱣ ᱞᱮᱫᱮ ᱛᱟᱦᱮᱸ ᱠᱟᱱᱟ ᱟᱨ ᱩᱱᱤ ᱥᱨᱤᱡᱟᱞᱟ ᱩᱱᱤ ᱥᱤᱨᱡᱚᱱ ᱴᱷᱟᱹᱠᱩᱨ ᱫᱚ ᱛᱤᱱᱟᱹᱜ ᱢᱩᱞᱩᱠ ᱥᱮ ᱛᱤᱱᱟᱹᱜ ᱱᱟᱢᱟᱞ ᱨᱮ ᱩᱱᱤ ᱫᱚ ᱢᱮᱱᱟᱭᱟ ᱚᱱᱟᱛᱮ ᱥᱚᱨᱦᱟᱭ ᱜᱚᱴ ᱴᱟᱺᱰᱤ ᱯᱩᱡᱟᱹ ᱡᱚᱠᱷᱟᱡ ᱨᱮ ᱱᱚᱣᱟ ᱥᱮᱨᱮᱧ ᱠᱚ ᱥᱮᱨᱮᱧ ᱟᱠᱟᱫᱟ ᱟᱨ ᱱᱚᱝᱠᱟ ᱞᱮᱠᱟᱛᱮ ᱛᱮᱦᱮᱧ ᱜᱟᱹᱭ ᱰᱟᱹᱝᱨᱤᱭᱟᱜ ᱯᱩᱡᱟᱹ ᱵᱮᱣᱦᱟᱨ ᱟᱵᱚ ᱛᱟᱞᱟᱨᱮ ᱡᱩᱜᱽ ᱡᱩᱜᱽ ᱠᱷᱚᱡ ᱦᱮᱡ ᱟᱹᱜᱩ ᱟᱠᱟᱱᱟ ᱟᱫᱚ ᱚᱱᱟ ᱠᱷᱟᱹᱛᱤᱨ ᱛᱤᱧ ᱞᱟᱹᱭᱮᱫ ᱛᱟᱵᱚᱱᱟ ᱡᱮ ᱵᱚᱞᱮ ᱫᱷᱤᱲᱩ ᱜᱟᱹᱭ ᱟᱨ ᱠᱟᱹᱯᱤᱞ ᱜᱟᱹᱭ ᱥᱮ ᱱᱩᱭ ᱯᱩᱨᱟᱹᱱ ᱯᱩᱛᱷᱤ ᱨᱮᱫᱚ ᱵᱮᱫ ᱯᱩᱨᱟᱹᱱ ᱯᱩᱛᱷᱤ ᱨᱮᱫᱚ ᱠᱚ ᱢᱮᱛᱟ ᱠᱚ ᱠᱟᱱ ᱡᱟᱦᱟᱸᱭ ᱫᱚ ᱥᱩᱨᱚᱵᱷᱤ ᱜᱟᱵᱷᱤ ᱟᱨ ᱦᱩᱭᱩᱜ ᱠᱟᱱᱟ ᱠᱟᱢᱫᱮᱱᱩ ᱜᱟᱭ ᱥᱩᱨᱩᱵᱤ ᱜᱟᱵᱤ ᱟᱨ ᱠᱟᱢᱫᱷᱮᱱᱩ ᱜᱟᱭ ᱱᱩᱠᱤᱱ ᱜᱮᱠᱤᱱ ᱦᱩᱭᱩᱜ ᱠᱟᱱᱟ ᱫᱷᱤᱲᱩ ᱜᱟᱹᱭ ᱟᱨ ᱦᱮᱡ ᱠᱤᱱ ᱦᱩᱭᱩᱜ ᱠᱟᱱᱟ ᱠᱟᱹᱯᱤᱞ ᱜᱟᱹᱭ ᱛᱚ ᱥᱤᱨᱡᱚᱱᱤᱭᱟᱹ ᱪᱟᱸᱫᱳ ᱵᱚᱸᱜᱟ ᱮᱱᱟᱱᱟᱜ ᱠᱟᱛᱷᱟ ᱨᱤᱧ ᱦᱤᱡᱩᱜᱚᱜ ᱠᱟᱱᱟ ᱥᱤᱨᱡᱚᱱᱤᱭᱟᱹ ᱪᱟᱸᱫᱳ ᱵᱚᱸᱜᱟ ᱱᱚᱣᱟ ᱡᱚᱛᱚᱣᱟᱜ ᱡᱚᱠᱷᱚᱱᱮ ᱥᱤᱨᱡᱟᱹᱣ ᱠᱮᱫᱟ ᱥᱤᱨᱡᱟᱹᱣ ᱡᱚᱠᱷᱟᱡ ᱨᱮ ᱢᱟᱲᱟᱝ ᱨᱮᱫᱚ ᱱᱚᱣᱟ ᱫᱷᱟᱹᱨᱛᱤ ᱥᱚᱨᱚᱜᱽ ᱯᱟᱛᱟᱞ ᱱᱚᱣᱟᱭ ᱥᱤᱨᱡᱟᱹᱣ ᱠᱮᱫᱟ ᱤᱱᱟᱹ ᱯᱚᱨ ᱤᱱᱟᱹ ᱠᱟᱛᱮ ᱵᱚᱸᱜᱟ ᱵᱩᱨᱩ ᱠᱚᱭ ᱥᱤᱨᱡᱟᱹᱣ ᱠᱮᱫ ᱠᱚᱣᱟ ᱟᱫᱚ ᱵᱚᱸᱜᱟ ᱵᱩᱨᱩ ᱠᱚ ᱛᱟᱦᱮᱸᱫ ᱠᱚ ᱚᱴᱟᱝ ᱵᱟᱲᱟᱭ ᱠᱟᱱ ᱛᱟᱦᱮᱸ ᱠᱟᱱᱟ ᱚᱠᱟ ᱨᱮᱦᱚᱸ ᱛᱟᱦᱮᱸ ᱨᱮᱱᱟᱜ ᱡᱟᱭᱜᱟ ᱵᱟᱠᱚ ᱧᱟᱢᱮᱫ ᱠᱟᱱ ᱛᱟᱦᱮᱱᱟ ᱩᱱᱠᱩ ᱵᱚᱸᱜᱟ ᱵᱩᱨᱩ ᱞᱚᱠᱠᱷᱚ ᱞᱚᱠᱠᱷᱚ ᱵᱚᱪᱷᱚᱨ ᱩᱱᱤ ᱯᱚᱨᱢᱮᱥᱥᱚᱨ ᱪᱟᱸᱫᱚ ᱵᱚᱸᱜᱟ ᱴᱷᱮᱡ ᱟᱨᱦᱚᱸ ᱠᱚ ᱛᱚᱯᱚᱥᱟ ᱞᱮᱫ ᱛᱟᱦᱮᱸ ᱠᱟᱱᱟ ᱛᱚ ᱛᱚᱯᱚᱥᱟ ᱞᱮᱠᱟᱛᱮ ᱪᱟᱸᱫᱚ ᱵᱚᱸᱜᱟ ᱠᱩᱠᱢᱩ ᱜᱚᱴᱟ ᱠᱟᱛᱮᱫ ᱢᱤᱫᱴᱮᱱ ᱜᱟᱹᱭᱮ ᱛᱮᱭᱟᱨ ᱠᱮᱫᱮᱭᱟ ᱩᱱᱤ ᱜᱟᱹᱭ ᱨᱮ ᱟᱫᱚ ᱛᱟᱦᱮᱱᱚᱜ ᱠᱚ ᱮᱦᱚᱵ ᱮᱱᱟ ᱩᱱᱠᱩ ᱵᱚᱸᱜᱟ ᱵᱩᱨᱩ ᱠᱚ ᱚᱱᱟ ᱛᱮᱜᱮ ᱠᱚ ᱢᱮᱱᱟ ᱡᱮ ᱵᱚᱞᱮ ᱛᱤᱥ ᱠᱳᱴᱤ ᱤᱭᱟᱹ ᱵᱚᱛᱤᱥ ᱠᱳᱴᱤ ᱫᱮᱣᱛᱟ ᱡᱮ ᱜᱟᱹᱭᱟᱜ ᱦᱚᱲᱢᱚ ᱨᱮ ᱛᱟᱦᱮᱱ ᱠᱟᱱᱟ ᱱᱤᱛ ᱦᱚᱸ ᱚᱱᱟ ᱠᱟᱛᱷᱟ ᱠᱚ ᱢᱮᱱᱟ ᱟᱨ ᱚᱱᱠᱟ ᱞᱮᱠᱟᱛᱮ ᱟᱵᱚ ᱛᱟᱞᱟᱨᱮ ᱱᱤᱛ ᱦᱚᱸ ᱜᱟᱹᱭ ᱰᱟᱹᱝᱨᱤ ᱯᱩᱡᱟᱹ ᱢᱮᱱᱟᱜ ᱟᱠᱟᱫ ᱜᱮᱭᱟ ᱜᱟᱹᱭᱮᱢ ᱯᱩᱡᱟᱹᱣᱟᱭ ᱫᱚ ᱦᱩᱭᱩᱜ ᱠᱟᱱᱟ ᱩᱱᱤ ᱵᱚᱸᱜᱟᱢ ᱯᱩᱡᱟᱹ ᱟᱫᱮᱭᱟ ᱚᱱᱠᱟ ᱞᱮᱠᱟᱛᱮ ᱜᱟᱹᱭ ᱰᱟᱹᱝᱨᱤᱭᱟᱜ ᱯᱩᱡᱟᱹ ᱠᱚ ᱨᱮᱭᱟᱜ ᱢᱟᱱᱚᱛ ᱵᱮᱣᱦᱟᱨ ᱟᱵᱚ ᱥᱟᱱᱛᱟᱲ ᱠᱚ ᱛᱟᱞᱟᱨᱮ ᱢᱮᱱᱟᱜ ᱜᱮᱭᱟ ᱛᱚ ᱱᱚᱜᱼᱚᱭ ᱡᱮ ᱛᱮᱛᱨᱤᱥ ᱠᱳᱴᱤ ᱫᱮᱣᱛᱟ ᱜᱟᱹᱭᱟᱜ ᱦᱚᱲᱢᱚ ᱨᱮᱠᱚ ᱛᱟᱦᱮᱱ ᱠᱟᱱ ᱟᱫᱚ ᱪᱟᱸᱫᱚ ᱵᱚᱸᱜᱟ ᱡᱚᱠᱷᱚᱱ ᱩᱱᱤ ᱜᱟᱹᱭᱮ ᱛᱮᱭᱟᱨ ᱠᱮᱫᱮᱭᱟ ᱢᱟᱲᱟᱝ ᱨᱮ ᱛᱮᱭᱟᱨ ᱠᱟᱛᱮ ᱩᱱᱠᱩ ᱵᱚᱸᱜᱟ ᱵᱩᱨᱩ ᱠᱚ ᱩᱱᱤ ᱜᱟᱹᱭᱟᱜ ᱦᱚᱲᱢᱚ ᱨᱮᱠᱚ ᱛᱟᱦᱮᱱᱚᱜ ᱠᱚ ᱮᱦᱚᱵ ᱮᱱᱟ ᱟᱫᱚ ᱜᱟᱹᱭ ᱢᱟ ᱩᱱ ᱡᱚᱠᱷᱚᱱ ᱢᱟ ᱠᱷᱟᱹᱞᱤ ᱟᱹᱛᱤᱧ ᱵᱟᱲᱟᱭᱟᱭ ᱫᱟᱬᱟ ᱵᱟᱲᱟᱭᱟᱭ ᱟᱹᱛᱤᱧ ᱵᱟᱲᱟᱭᱟᱭ ᱮᱱᱠᱷᱟᱱ ᱩᱱᱤ ᱜᱟᱹᱭ ᱪᱟᱸᱫᱚᱣᱟᱜ ᱫᱚ ᱵᱟᱭ ᱥᱮᱵᱟ ᱫᱟᱲᱮᱭᱟᱜ ᱠᱟᱱᱟ ᱢᱟᱱᱮ ᱡᱟᱦᱟᱸ ᱠᱚ ᱢᱮᱱᱟ ᱯᱨᱮᱠᱴᱤᱠᱮᱞ ᱵᱷᱟᱵᱮᱛᱮ ᱪᱟᱸᱫᱚᱣᱟᱜ ᱵᱟᱭ ᱥᱮᱵᱟ ᱫᱟᱲᱮᱭᱟᱜ ᱠᱟᱱᱟ ᱵᱚᱸᱜᱟ ᱵᱩᱨᱩ ᱚᱥᱩᱵᱤᱫᱷᱟ ᱠᱚ ᱵᱩᱡᱷᱟᱹᱣ ᱠᱮᱫᱟ ᱠᱟᱨᱟᱢ ᱜᱩᱨᱩ ᱦᱚᱸᱠᱚ ᱞᱟᱹᱭ ᱜᱮᱭᱟ ᱡᱮ ᱵᱚᱞᱮ ᱡᱮ ᱥᱚᱨᱚᱜᱽᱯᱩᱨᱤ ᱨᱮ ᱥᱤᱧ ᱵᱚᱸᱜᱟ ᱨᱮᱱ ᱡᱟᱦᱟᱸᱭ ᱵᱟᱦᱚᱲᱮ ᱛᱟᱦᱮᱸ ᱠᱟᱱ ᱩᱱᱤ ᱫᱚ ᱦᱩᱭᱩᱜ ᱠᱟᱱᱟ ᱥᱟᱫᱚᱢ ᱩᱞᱤ ᱯᱷᱩᱞᱤ ᱫᱟᱹᱲ ᱥᱩᱛᱟᱹᱢ ᱛᱮ ᱚᱱᱟ ᱥᱟᱹᱢᱩᱫᱽ ᱨᱮ ᱡᱟᱞᱟᱠᱟᱨ ᱨᱮ ᱫᱟᱜ ᱧᱩᱭ ᱦᱮᱡ ᱞᱮᱱ ᱛᱟᱦᱮᱸ ᱠᱟᱱᱟ ᱟᱫᱚ ᱩᱱᱤ ᱥᱤᱧ ᱵᱚᱸᱜᱟ ᱫᱚᱭ ᱥᱮᱸᱫᱽᱨᱟ ᱵᱟᱲᱟᱭᱮᱫᱮ ᱠᱟᱱᱟ ᱵᱟᱭ ᱧᱟᱢᱮ ᱠᱟᱱᱟ ᱟᱫᱚ ᱚᱱᱟ ᱩᱱᱤ ᱦᱚᱸ ᱩᱱᱤ ᱥᱤᱧ ᱵᱚᱸᱜᱟ ᱦᱮᱡ ᱠᱟᱛᱮᱫ ᱜᱮ ᱩᱱᱤ ᱥᱟᱫᱚᱢ ᱛᱟᱭᱚᱢ ᱨᱮ ᱩᱱᱤ ᱥᱤᱧ ᱥᱟᱫᱚᱢ ᱛᱟᱭᱚᱢ ᱨᱮ ᱛᱤᱸᱜᱩ ᱟᱠᱟᱱ ᱛᱟᱦᱮᱸ ᱠᱟᱱᱟ ᱩᱱᱤ ᱥᱤᱧ ᱥᱟᱫᱚᱢ ᱫᱚ ᱠᱟᱛᱷᱟᱡ ᱟᱪᱠᱟ ᱛᱟᱭᱚᱢ ᱥᱮᱫ ᱮ ᱠᱚᱭᱚᱜ ᱠᱮᱫᱟᱭ ᱧᱮᱞ ᱧᱟᱢ ᱠᱮᱫᱮᱭᱟᱭ ᱟᱨᱮ ᱥᱟᱯᱲᱟᱣ ᱮᱱᱟ ᱚᱠᱚᱭ ᱛᱤᱸᱜᱩ ᱟᱠᱟᱱᱟ ᱢᱮᱱᱛᱮ ᱚᱱᱠᱟ ᱞᱮᱠᱟᱛᱮ ᱩᱱᱤ ᱢᱟ ᱮᱠᱫᱚᱢ ᱯᱤᱪᱷᱟᱹ ᱯᱚᱴᱚᱡ ᱚᱱᱟ ᱫᱟᱜ ᱨᱮᱜᱮ ᱯᱷᱚᱛᱚ ᱩᱞᱟᱹ ᱠᱟᱛᱮᱫ ᱮ ᱩᱱᱤ ᱢᱟᱭ ᱫᱟᱹᱲ ᱠᱟᱛᱮᱫ ᱟᱨᱦᱚᱸ ᱥᱚᱲᱚᱠ ᱯᱩᱨᱤ ᱨᱮᱜᱮ ᱨᱟᱠᱟᱵ ᱪᱟᱞᱟᱣ ᱮᱱᱟ ᱟᱨ ᱚᱱᱟ ᱯᱚᱛᱚᱵ ᱨᱮᱜᱮ ᱛᱟᱦᱮᱸᱫ ᱥᱤᱨᱟᱹᱢ ᱫᱩᱱᱫᱩᱵ ᱡᱟᱱᱟᱢ ᱫᱚ ᱛᱟᱦᱮᱸ ᱠᱟᱱᱟ ᱟᱨ ᱚᱱᱟ ᱥᱤᱨᱟᱹᱢ ᱫᱩᱱᱫᱩᱵ ᱨᱮᱜᱮ ᱩᱱᱠᱤᱱ ᱦᱟᱸᱥ ᱟᱨ ᱦᱟᱹᱥᱤᱞ ᱪᱮᱬᱮ ᱠᱤᱱ ᱛᱟᱦᱮᱸ ᱞᱮᱱᱟ ᱱᱚᱝᱠᱟ ᱞᱮᱠᱟᱛᱮ ᱛᱮᱦᱮᱧ ᱩᱱᱠᱩ ᱠᱟᱨᱟᱢ ᱜᱩᱨᱩ ᱠᱚ ᱵᱟᱸᱠᱷᱮᱲ ᱟᱠᱚ ᱵᱤᱱᱛᱤ ᱟᱠᱚ ᱟᱫᱚ ᱩᱱᱤ ᱜᱟᱹᱭ ᱨᱮᱦᱚᱸ ᱥᱩᱵᱤᱫᱷᱟ ᱵᱟᱠᱚ ᱵᱩᱡᱷᱟᱹᱣ ᱞᱮᱫᱟ ᱤᱱᱟᱹ ᱛᱟᱭᱚᱢ ᱥᱟᱫᱚᱢᱮ ᱛᱮᱭᱟᱨ ᱠᱮᱫᱮᱭᱟ ᱩᱱᱤ ᱪᱟᱸᱫᱳ ᱵᱚᱸᱜᱟ ᱥᱟᱫᱚᱢ ᱨᱮᱦᱚᱸ ᱛᱟᱦᱮᱱᱚᱜ ᱩᱱᱠᱩ ᱵᱚᱸᱜᱟ ᱵᱩᱨᱩ ᱱᱟᱯᱟᱭ ᱵᱟᱠᱚ ᱵᱩᱡᱷᱟᱹᱣ ᱞᱮᱫᱟ ᱤᱱᱟᱹ ᱛᱟᱭᱚᱢ ᱫᱚ ᱪᱟᱸᱫᱳ ᱵᱚᱸᱜᱟ ᱢᱤᱫᱴᱮᱱ ᱵᱤᱞᱤ ᱤᱭᱟᱹ ᱛᱮᱭᱟᱨ ᱠᱮᱫᱟ ᱠᱩᱠᱢᱩ ᱜᱚᱴᱟ ᱠᱟᱛᱮ ᱞᱚᱠᱠᱷᱚ ᱞᱚᱠᱠᱷᱚ ᱵᱚᱪᱷᱚᱨ ᱛᱚᱯᱚᱥᱥᱟ ᱠᱟᱛᱮ ᱪᱟᱸᱫᱚ ᱵᱚᱸᱜᱟ ᱦᱚᱸ ᱛᱚᱯᱚᱥᱥᱟ ᱨᱮᱜᱮ ᱛᱟᱦᱮᱸ ᱠᱟᱛᱮ ᱟᱨ ᱠᱩᱠᱢᱩ ᱜᱚᱴᱟ ᱠᱟᱛᱮ ᱢᱤᱫᱴᱮᱱ ᱵᱤᱞᱤᱭ ᱛᱮᱭᱟᱨ ᱠᱮᱫᱟ ᱜᱩᱞᱩ ᱢᱩᱞᱩ ᱢᱤᱫᱴᱮᱱ ᱵᱤᱞᱤᱭ ᱛᱮᱭᱟᱨ ᱠᱮᱫᱟ ᱟᱨ ᱚᱱᱟ ᱵᱤᱞᱤ ᱠᱷᱚᱱ ᱜᱮ ᱢᱤᱫᱴᱮᱱ ᱢᱟᱹᱱᱢᱤ ᱢᱩᱴᱷᱟᱹᱱ ᱩᱱᱤᱭᱮ ᱯᱷᱩᱴᱟᱹᱜ ᱨᱟᱠᱟᱵ ᱮᱱᱟ ᱛᱚ ᱩᱱᱤ ᱢᱟᱹᱱᱢᱤ ᱢᱩᱴᱷᱟᱹᱱ ᱡᱟᱦᱟᱸᱭ ᱯᱷᱩᱴᱟᱹᱜ ᱨᱟᱠᱟᱵ ᱮᱱ ᱩᱱᱤ ᱯᱷᱩᱴᱟᱹᱜ ᱥᱟᱶ ᱥᱟᱶ ᱛᱮᱜᱮ ᱩᱱ ᱡᱚᱠᱷᱟᱡ ᱪᱟᱸᱫᱚ ᱵᱚᱸᱜᱟ ᱱᱚᱝᱠᱟᱭ ᱰᱚᱵᱚᱜ ᱟᱫᱮᱭᱟ ᱩᱱ ᱠᱷᱟᱡ ᱜᱮ ᱩᱱᱠᱩ ᱵᱚᱸᱜᱟ ᱵᱳᱨᱳ ᱠᱚ ᱡᱟᱦᱟᱸᱭ ᱠᱚ ᱛᱟᱦᱮᱸ ᱠᱟᱱ ᱩᱱᱠᱩ ᱟᱹᱰᱤ ᱟᱸᱴ ᱠᱚ ᱠᱩᱥᱤᱭᱮᱱᱟ ᱢᱮᱱ ᱠᱮᱫᱟ ᱠᱚ ᱦᱮ ᱪᱟᱸᱫᱚ ᱵᱚᱸᱜᱟ ᱟᱢ ᱡᱮ ᱱᱩᱭ ᱡᱟᱦᱟᱸ ᱢᱟᱹᱱᱢᱤᱢ ᱛᱮᱭᱟᱨ ᱠᱟᱫᱮ ᱮ ᱱᱩᱭ ᱢᱟᱹᱱᱢᱤ ᱫᱚ ᱥᱟᱱᱟᱢ ᱠᱚ ᱠᱷᱚᱱ ᱥᱟᱱᱟᱢ ᱡᱤᱵᱽ ᱡᱤᱭᱟᱹᱞᱤ ᱠᱷᱚᱡ ᱮ ᱥᱚᱨᱚᱥ ᱜᱮᱭᱟ ᱚᱱᱠᱟ ᱞᱮᱠᱟ ᱛᱮᱜᱮ ᱟᱵᱚ ᱢᱟᱹᱱᱢᱤ ᱫᱚ ᱵᱚᱞᱮ ᱟᱵᱚ ᱫᱚ ᱥᱟᱱᱟᱢ ᱡᱤᱵᱽ ᱡᱤᱭᱟᱹᱞᱤ ᱠᱷᱚᱡ ᱥᱟᱱᱟᱢ ᱠᱷᱚᱡ ᱜᱮ ᱟᱵᱚ ᱫᱚᱵᱚᱱ ᱥᱚᱨᱚᱥ ᱜᱮᱭᱟ ᱚᱱᱟᱛᱮ ᱟᱵᱚ ᱢᱟᱹᱱᱢᱤᱭᱟᱜ ᱜᱮ ᱠᱚᱨᱚᱢ ᱦᱚᱸ ᱢᱮᱱᱟᱜᱼᱟ ᱟᱵᱚ ᱢᱟᱹᱱᱢᱤᱭᱟᱜ ᱦᱚᱸ ᱜᱮ ᱫᱷᱚᱨᱚᱢ ᱢᱮᱱᱟᱜᱼᱟ ᱟᱨ ᱩᱱᱤ ᱜᱟᱹᱭ ᱫᱚ ᱩᱱ ᱡᱚᱠᱷᱟᱡ ᱪᱟᱸᱫᱚ ᱵᱚᱸᱜᱟ ᱫᱟᱭ ᱫᱟᱭ ᱛᱮᱭ ᱮᱢᱟ ᱫᱮᱭᱟ ᱟᱢ ᱫᱚ ᱦᱚᱯᱚᱱᱮᱢ ᱵᱟᱹᱲ ᱠᱚᱣᱟ ᱚᱱᱟᱛᱮ ᱥᱚᱨᱦᱟᱭ ᱨᱮᱦᱚᱸ ᱱᱚᱝᱠᱟ ᱵᱚᱱ ᱥᱮᱨᱮᱧ ᱠᱟᱣᱫᱟ ᱡᱮ ᱱᱮ ᱥᱩᱜᱤ ᱟᱢ ᱥᱩᱜᱤ ᱛᱮ ᱦᱮᱣ ᱟᱹᱜᱩ ᱥᱩᱛᱩᱜ ᱟᱹᱜᱩ ᱞᱤᱠᱩ ᱨᱮ ᱱᱚᱣᱟ ᱜᱚᱲᱟ ᱱᱚᱣᱟ ᱡᱟᱛᱨᱟ ᱯᱮᱨᱮᱡ ᱠᱟᱜ ᱪᱚᱲᱟᱝ ᱠᱟᱜ ᱢᱮ ᱵᱟᱲᱮ ᱜᱚᱜᱚ ᱛᱟᱠᱚ ᱥᱚᱨᱦᱟᱭ ᱫᱟᱠᱟᱭ ᱦᱤᱞᱟᱹᱜ ᱱᱚᱝᱠᱟ ᱵᱟᱠᱷᱮᱲ ᱠᱚ ᱵᱟᱠᱷᱮᱲ ᱜᱮᱭᱟ ᱟᱫᱚ ᱚᱱᱟᱛᱤᱧ ᱢᱮᱛᱟ ᱵᱚᱱ ᱠᱟᱱᱟ ᱡᱮ ᱵᱚᱞᱮ ᱱᱩᱭ ᱜᱟᱹᱭ ᱟᱫᱚ ᱪᱟᱸᱫᱚ ᱵᱚᱸᱜᱟ ᱩᱱ ᱡᱚᱠᱷᱟᱡ ᱚᱱᱟ ᱫᱟᱭᱤᱛᱛᱚᱭ ᱮᱢᱟᱫᱮᱭᱟ ᱡᱮ ᱟᱢ ᱫᱚ ᱛᱚᱣᱟᱢ ᱮᱢᱟ ᱠᱚᱣᱟ ᱟᱢ ᱫᱚᱢ ᱵᱟᱹᱲ ᱠᱚᱣᱟ ᱟᱨ ᱢᱟᱹᱱᱢᱤ ᱠᱚ ᱪᱟᱥ ᱟᱠᱚ ᱟᱢ ᱦᱚᱛᱮ ᱛᱮᱜᱮ ᱠᱚ ᱪᱟᱥ ᱟᱠᱚ ᱟᱨ ᱟᱢ ᱫᱚᱠᱚ ᱢᱟᱱᱚᱛ ᱢᱮᱜᱮᱭᱟ ᱪᱟᱥ ᱜᱷᱟᱹᱲᱤᱡ ᱦᱚᱸᱠᱚ ᱢᱟᱱᱚᱛ ᱢᱮᱜᱮᱭᱟ ᱚᱲᱟᱜ ᱨᱮ ᱫᱚᱦᱚ ᱠᱟᱛᱮ ᱦᱚᱸ ᱟᱢ ᱫᱚᱠᱚ ᱢᱟᱱᱚᱛ ᱢᱮᱜᱮᱭᱟ ᱟᱨ ᱱᱩᱠᱩᱣᱟᱜ ᱡᱤᱣᱤ ᱢᱟᱹᱱᱢᱤᱭᱟᱜ ᱡᱤᱣᱤ ᱟᱢ ᱤᱧ ᱴᱷᱮᱱ ᱮᱢ ᱟᱹᱜᱩ ᱥᱩᱛᱩᱜ ᱥᱮᱴᱮᱨ ᱟᱹᱜᱩᱭᱟ ᱚᱱᱟᱛᱮ ᱱᱚᱣᱟ ᱦᱚᱲᱢᱚ ᱠᱟᱭᱟ ᱡᱤᱣᱤ ᱢᱤᱨᱩ ᱠᱷᱚᱱ ᱱᱚᱣᱟ ᱦᱚᱲᱢᱚ ᱠᱟᱭᱟ ᱠᱷᱚᱱ ᱦᱟᱥᱟ ᱦᱚᱲᱢᱚ ᱠᱷᱚᱱ ᱱᱚᱣᱟ ᱡᱤᱣᱤ ᱢᱤᱨᱩ ᱡᱚᱠᱷᱚᱱ ᱩᱰᱩᱠ ᱪᱟᱞᱟᱜᱼᱟ ᱩᱰᱩᱠ ᱪᱟᱞᱟᱜ ᱠᱷᱟᱱ ᱱᱚᱣᱟ ᱡᱤᱣᱤ ᱟᱛᱢᱟ ᱫᱚ ᱵᱟᱭ ᱜᱩᱨᱟ ᱦᱚᱲᱢᱚ ᱜᱮ ᱦᱟᱥᱟ ᱫᱷᱩᱲᱤ ᱨᱮ ᱢᱮᱥᱟᱜᱼᱟ ᱟᱛᱢᱟ ᱫᱚ ᱵᱟᱭ ᱜᱩᱨᱟ ᱟᱨ ᱱᱚᱣᱟ ᱡᱤᱣᱤ ᱢᱤᱨᱩ ᱚᱱᱟ ᱥᱩᱛᱩᱜ ᱥᱮᱴᱮᱨ ᱞᱟᱹᱜᱤᱫ ᱛᱮᱜᱮ ᱛᱮᱦᱮᱧ ᱚᱱᱟ ᱠᱚ ᱢᱮᱱ ᱠᱟᱣᱫᱟ ᱡᱮ ᱟᱴᱷᱟᱨᱚᱴᱤ ᱥᱮᱸᱜᱮᱞ ᱜᱟᱰᱟ ᱟᱨ ᱟᱴᱷᱟᱨᱚᱴᱤ ᱱᱚᱨᱚᱠ ᱜᱟᱰᱟ ᱚᱨᱛᱷᱟᱛ ᱡᱮ ᱚᱱᱟ ᱪᱟᱸᱫᱚ ᱫᱩᱣᱟᱹᱨ ᱱᱚᱣᱟ ᱟᱛᱢᱟ ᱡᱤᱣᱤ ᱥᱮᱴᱮᱨᱚᱜ ᱞᱟᱹᱜᱤᱫ ᱛᱮ ᱡᱟᱦᱟᱸ ᱛᱚᱦᱚᱫ ᱛᱟᱹᱠᱤᱡ ᱡᱟᱦᱟᱸ ᱧᱟᱢᱚᱜ ᱱᱚᱨᱚᱠ ᱜᱟᱰᱟ ᱥᱮᱸᱜᱮᱞ ᱜᱟᱰᱟ ᱫᱚ ᱱᱚᱣᱟ ᱜᱮᱠᱚ ᱢᱮᱛᱟᱜ ᱠᱟᱱᱟ ᱡᱟᱦᱟᱸ ᱛᱚᱦᱚᱫ ᱛᱚᱦᱚᱫ ᱛᱟᱹᱠᱤᱡ ᱧᱟᱢᱚᱜ ᱟᱹᱰᱤ ᱟᱭᱢᱟ ᱞᱮᱠᱟᱱ ᱮᱸᱴᱠᱮᱴᱚᱬᱮ ᱡᱟᱦᱟᱸ ᱦᱩᱭᱩᱜᱚᱜ ᱟᱫᱚ ᱩᱱᱤ ᱜᱟᱹᱭ ᱡᱩᱫᱤ ᱛᱟᱦᱮᱱᱟ ᱞᱟᱦᱟᱨᱮ ᱟᱨ ᱩᱱᱤᱭᱟᱜ ᱪᱟᱱᱰᱚᱞ ᱨᱮ ᱪᱟᱢᱰᱚᱞ ᱨᱮ ᱚᱱᱟ ᱟᱛᱢᱟ ᱡᱤᱣᱤ ᱫᱚ ᱮ ᱥᱟᱵ ᱠᱚᱜᱼᱟ ᱟᱨ ᱚᱱᱠᱟ ᱞᱮᱠᱟ ᱛᱮᱜᱮ ᱪᱟᱸᱫᱚ ᱫᱩᱣᱟᱹᱨ ᱚᱱᱟ ᱟᱛᱢᱟ ᱡᱤᱣᱤ ᱩᱱᱤ ᱜᱟᱹᱭ ᱫᱚᱭ ᱤᱫᱤ ᱥᱮᱴᱮᱨᱟ ᱚᱱᱟ ᱠᱷᱟᱹᱛᱤᱨ ᱛᱮᱜᱮ ᱛᱮᱦᱮᱧ ᱟᱵᱚ ᱫᱚ ᱵᱷᱟᱸᱰᱟᱱ ᱨᱮ ᱥᱮ ᱵᱟᱠᱷᱨᱟ ᱨᱮ ᱠᱟᱹᱨᱤ ᱵᱟᱹᱪᱷᱤ ᱵᱚᱱ ᱫᱟᱱ ᱠᱚᱣᱟ ᱟᱨ ᱥᱮ ᱠᱟᱹᱨᱤ ᱜᱟᱹᱭ ᱵᱚᱱ ᱫᱟᱱᱮᱜ ᱠᱚᱣᱟ ᱡᱟᱛᱮ ᱠᱚᱨᱮ ᱩᱱᱤ ᱜᱟᱹᱭ ᱜᱮ ᱱᱚᱣᱟ ᱫᱷᱚᱨᱚᱢ ᱫᱷᱟᱹᱨᱛᱤ ᱠᱷᱚᱱ ᱟᱛᱢᱟ ᱡᱤᱣᱤ ᱥᱮᱨᱢᱟ ᱡᱤᱭᱚᱱ ᱯᱩᱨᱤ ᱛᱮ ᱡᱮᱱᱮ ᱤᱫᱤ ᱥᱮᱴᱮᱨ ᱪᱟᱸᱫᱚ ᱵᱚᱸᱜᱟ ᱴᱷᱮᱱ ᱚᱱᱟ ᱠᱷᱟᱹᱛᱤᱨ ᱛᱮᱜᱮ ᱛᱮᱦᱮᱧ ᱟᱵᱚ ᱠᱟᱹᱨᱤ ᱵᱟᱹᱪᱷᱤ ᱥᱮ ᱠᱟᱹᱨᱤ ᱜᱟᱹᱭ ᱵᱚᱱ ᱫᱟᱱ ᱮᱫ ᱠᱚᱣᱟ ᱡᱟᱭᱜᱟ ᱡᱟᱭᱜᱟ ᱨᱮᱫᱚ ᱱᱚᱝᱠᱟ ᱦᱚᱸᱠᱚ ᱟᱪᱚᱨᱚᱱ ᱮᱫ ᱠᱟᱱᱟ ᱡᱮ ᱡᱟᱦᱟᱸ ᱠᱟᱹᱨᱤ ᱵᱟᱹᱪᱷᱤ ᱥᱮ ᱠᱟᱹᱨᱤ ᱜᱟᱹᱭ ᱠᱚ ᱫᱟᱱ ᱠᱚ ᱩᱱᱠᱩ ᱠᱟᱹᱨᱤ ᱜᱟᱹᱭ ᱥᱮ ᱠᱟᱹᱨᱤ ᱵᱟᱹᱪᱷᱤ ᱫᱚ ᱩᱱᱠᱩ ᱫᱚ ᱠᱩᱴᱟᱹᱢ ᱠᱟᱛᱮ ᱦᱚᱸᱠᱚ ᱡᱚᱢᱮᱫ ᱠᱚᱣᱟ ᱱᱚᱣᱟ ᱫᱚ ᱟᱹᱰᱤ ᱟᱹᱰᱤ ᱚᱱᱱᱟᱭ ᱠᱟᱱ ᱜᱮᱭᱟ ᱪᱮᱫᱟᱜ ᱥᱮ ᱱᱚᱣᱟ ᱥᱟᱥᱛᱨᱚ ᱠᱟᱛᱷᱟ ᱱᱚᱣᱟ ᱟᱹᱨᱤᱪᱟᱹᱞᱤ ᱠᱟᱛᱷᱟ ᱵᱮᱜᱚᱨ ᱵᱟᱲᱟᱭ ᱠᱷᱟᱹᱛᱤᱨ ᱛᱮ ᱦᱚᱭᱛᱳ ᱵᱷᱩᱞ ᱪᱩᱠ ᱦᱩᱭ ᱫᱟᱲᱮᱭᱟᱜᱼᱟ ᱛᱚ ᱱᱚᱣᱟ ᱫᱚᱵᱚᱱ ᱥᱩᱫᱷᱨᱟᱹᱣ ᱢᱟ ᱛᱚ ᱚᱱᱟ ᱠᱷᱟᱹᱛᱤᱨ ᱛᱮ ᱛᱮᱦᱤᱧ ᱟᱵᱚ ᱠᱟᱹᱨᱤ ᱵᱟᱹᱪᱷᱤ ᱥᱮ ᱠᱟᱹᱨᱤ ᱜᱟᱹᱭ ᱟᱵᱚ ᱵᱟᱠᱷᱨᱟ ᱨᱮᱵᱚᱱ ᱫᱟᱱᱮᱜ ᱠᱚᱣᱟ ᱱᱚᱣᱟ ᱞᱟᱦᱟ ᱨᱮᱦᱚᱸᱧ ᱞᱟᱹᱭᱟᱜ ᱵᱚᱱᱟ ᱦᱮᱸ ᱚᱠᱟᱴᱟᱜ ᱡᱟᱦᱟᱸ ᱡᱟᱦᱟᱸᱧ ᱞᱟᱹᱭᱟᱜ ᱵᱚᱱ ᱚᱱᱟ ᱫᱚ ᱦᱩᱭᱩᱜ ᱠᱟᱱᱟ ᱡᱮ ᱡᱮ ᱥᱟᱥᱛᱨᱚ ᱟᱹᱨᱤᱪᱟᱹᱞᱤ ᱵᱟᱠᱷᱨᱟ ᱵᱷᱟᱸᱰᱟᱱ ᱛᱤᱱᱟᱹᱜ ᱵᱤᱜᱽᱜᱟᱱ ᱥᱚᱢᱢᱚᱛᱚ ᱠᱟᱱᱟ ᱢᱮᱱᱛᱮ ᱟᱡ ᱥᱟᱹᱨᱤᱜᱮ ᱟᱹᱰᱤ ᱵᱤᱜᱽᱜᱟᱱ ᱥᱚᱢᱢᱚᱛᱚ ᱠᱟᱱ ᱜᱮᱭᱟ ᱟᱨ ᱜᱟᱹᱭ ᱥᱮ ᱠᱟᱹᱨᱤᱵᱟᱹᱪᱷᱤ ᱫᱟᱱ ᱦᱚᱸ ᱱᱚᱣᱟ ᱫᱚ ᱟᱹᱰᱤ ᱥᱟᱥᱛᱨᱚ ᱥᱚᱢᱢᱚᱛᱚ ᱠᱟᱱ ᱜᱮᱭᱟ ᱟᱨ ᱥᱟᱥᱛᱨᱚ ᱟᱹᱨᱤᱪᱟᱹᱞᱤ ᱞᱮᱠᱟ ᱛᱮᱜᱮ ᱛᱮᱦᱮᱧ ᱠᱟᱹᱨᱤᱵᱟᱹᱪᱷᱤ ᱥᱮ ᱠᱟᱹᱨᱤ ᱜᱟᱹᱭ ᱫᱚᱵᱚᱱ ᱫᱟᱱᱮᱫ ᱠᱚᱣᱟ ᱟᱨ ᱚᱱᱟ ᱥᱟᱥᱛᱨᱚ ᱟᱹᱨᱤᱪᱟᱹᱞᱤ ᱞᱮᱠᱟ ᱛᱮᱜᱮ ᱟᱵᱚ ᱡᱟᱝ ᱵᱟᱦᱟ ᱦᱚᱸᱵᱚᱱ ᱟᱹᱜᱩᱭᱮᱫᱟ ᱟᱨ ᱵᱚᱱ ᱡᱳᱜᱟᱣ ᱡᱚᱛᱚᱱ ᱠᱟᱛᱮᱫ ᱵᱚᱱ ᱫᱚᱦᱚᱭᱮᱫ ᱫᱚᱦᱚᱭᱮᱫ ᱠᱟᱱᱟ ᱟᱨ ᱵᱟᱠᱷᱨᱟ ᱜᱷᱟᱹᱲᱤᱡ ᱨᱮ ᱛᱮᱦᱮᱧ ᱟᱵᱚ ᱜᱟᱹᱭ ᱵᱚᱱ ᱫᱟᱱᱮᱫ ᱠᱚᱣᱟ ᱱᱚᱣᱟ ᱫᱚ ᱟᱹᱰᱤ ᱥᱟᱨ ᱥᱟᱹᱜᱩᱱ ᱵᱟᱴ ᱵᱟᱠᱷᱨᱟ ᱯᱩᱨᱩᱪᱷᱩᱱ ᱠᱟᱹᱢᱤ ᱠᱟᱱ ᱜᱮᱭᱟ ᱡᱮ ᱡᱟᱝ ᱵᱟᱦᱟ ᱟᱹᱜᱩ ᱞᱮᱠᱷᱟᱱ ᱟᱨ ᱡᱟᱝ ᱵᱟᱦᱟ ᱡᱚᱜᱟᱣ ᱡᱚᱛᱚᱱ ᱫᱚᱦᱚ ᱠᱟᱛᱮ ᱚᱠᱛᱮ ᱡᱚᱠᱷᱟᱡ ᱨᱮ ᱢᱚᱬᱮ ᱫᱤᱱ ᱥᱮ ᱮᱭᱟᱭ ᱫᱤᱱ ᱮᱭᱟᱭ ᱢᱟᱦᱟ ᱥᱮ ᱜᱮᱞ ᱢᱤᱫ ᱢᱟᱦᱟ ᱠᱚᱛᱮ ᱡᱩᱫᱤ ᱚᱱᱟ ᱵᱚᱦᱟᱣ ᱞᱮᱠᱷᱟᱱ ᱟᱨ ᱠᱟᱹᱨᱤ ᱜᱟᱹᱭ ᱡᱩᱫᱤ ᱫᱟᱱ ᱞᱮᱠᱚ ᱠᱷᱟᱱ ᱛᱟᱦᱚᱞᱮ ᱱᱚᱣᱟ ᱵᱟᱠᱷᱨᱟ ᱫᱚ ᱟᱹᱰᱤ ᱥᱟᱨ ᱥᱟᱹᱜᱩᱱ ᱵᱟᱠᱷᱨᱟ ᱠᱟᱱᱟ ᱟᱨ ᱩᱱᱤ ᱡᱟᱦᱟᱸᱭ ᱜᱩᱨ ᱟᱠᱟᱱ ᱦᱚᱲᱟᱜ ᱟᱛᱢᱟ ᱡᱤᱣᱤ ᱟᱹᱰᱤ ᱥᱩᱠ ᱥᱟᱱᱛᱤ ᱛᱮ ᱪᱟᱸᱫᱚ ᱵᱚᱸᱜᱟ ᱴᱷᱮᱱ ᱮ ᱥᱮᱱ ᱥᱮᱴᱮᱨ ᱫᱟᱲᱮᱭᱟᱜᱼᱟ ᱵᱷᱟᱜᱽᱜᱚ ᱫᱚ ᱚᱠᱚᱭ ᱦᱚᱸ ᱵᱟᱵᱚᱱ ᱯᱟᱞᱴᱟᱣ ᱫᱟᱲᱮᱭᱟᱜᱼᱟ ᱮᱱᱠᱷᱟᱱ ᱠᱚᱨᱢᱚ ᱫᱚ ᱟᱯᱱᱟᱨ ᱠᱚᱨᱢᱚ ᱨᱮᱭᱟᱜ ᱯᱷᱚᱞ ᱫᱚ ᱟᱯᱱᱟᱨ ᱜᱮᱵᱚᱱ ᱧᱟᱢᱟ ᱮᱱᱠᱷᱟᱱ ᱪᱟᱸᱫᱚ ᱵᱚᱸᱜᱟ ᱴᱷᱮᱱ ᱚᱱᱟ ᱟᱛᱢᱟ ᱡᱤᱣᱤ ᱥᱩᱛᱩᱜ ᱥᱮᱴᱮᱨ ᱞᱟᱹᱜᱤᱫ ᱛᱮᱜᱮ ᱛᱮᱦᱮᱧ ᱜᱟᱹᱭ ᱥᱮ ᱠᱟᱹᱨᱤ ᱵᱟᱹᱪᱷᱤ ᱫᱚᱵᱚᱱ ᱫᱟᱱ ᱮᱫ ᱠᱚᱣᱟ ᱚᱱᱟ ᱠᱷᱟᱹᱛᱤᱨ ᱛᱮᱜᱮ ᱛᱮᱦᱮᱧ ᱟᱵᱚ ᱫᱚ ᱵᱟᱠᱷᱨᱟ ᱨᱮ ᱡᱮ ᱠᱟᱹᱨᱤ ᱵᱟᱹᱪᱷᱤ ᱫᱚᱵᱚᱱ ᱫᱟᱱ ᱠᱚᱣᱟ ᱢᱟ ᱛᱚᱵᱮ ᱱᱤᱭᱟᱹ ᱢᱮᱱ ᱠᱟᱛᱮ ᱜᱮ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱮᱫ ᱛᱟᱵᱚᱱᱟ ᱥᱟᱱᱟᱢ ᱠᱚᱜᱮ ᱥᱟᱨ ᱥᱟᱹᱜᱩᱱ ᱡᱚᱦᱟᱨᱤᱧ ᱮᱢᱟᱵᱚᱱ ᱠᱟᱱᱟ ᱜᱟᱛᱮ ᱠᱚ ᱱᱚᱣᱟ ᱵᱷᱤᱰᱤᱭᱳ ᱯᱮ ᱥᱮᱭᱟᱨ ᱛᱟᱵᱚᱱᱟ ᱵᱟᱹᱲᱛᱤ ᱠᱷᱚᱡ ᱵᱟᱹᱲᱛᱤ ᱠᱟᱭ ᱯᱮ ᱥᱮᱭᱟᱨ ᱛᱟᱵᱚᱱᱟ ᱥᱟᱵᱥᱠᱨᱟᱭᱤᱵ ᱯᱮ ᱮᱢ ᱛᱟᱵᱚᱱᱟ ᱞᱟᱭᱤᱠ ᱦᱚᱸ ᱚᱱᱠᱟ ᱜᱮᱯᱮ ᱮᱢ ᱛᱟᱵᱚᱱᱟ ᱱᱤᱭᱟᱹ ᱯᱚᱨᱯᱚᱨ ᱵᱷᱤᱰᱤᱭᱳ ᱵᱮᱱᱟᱜ ᱠᱟᱱᱟ ᱱᱚᱣᱟ ᱯᱚᱨᱯᱚᱨ ᱵᱷᱤᱰᱤᱭᱳ ᱟᱨᱦᱚᱸ ᱯᱮ ᱧᱟᱢ ᱛᱟᱵᱚᱱᱟ ᱚᱱᱟ ᱠᱷᱟᱹᱛᱤᱨ ᱛᱮᱜᱮᱧ ᱱᱮᱦᱚᱨᱟᱵᱚᱱ ᱠᱟᱱᱟ ᱢᱟ ᱛᱚᱵᱮ ᱥᱟᱱᱟᱢ ᱠᱚᱜᱮ ᱡᱚᱦᱟᱨ